ᱥᱟᱱᱟᱢ ᱠᱚᱜᱮ ᱛᱮᱦᱮᱧ ᱟᱨ ᱢᱤᱫᱴᱮᱱ ᱱᱟᱭᱟ ᱵᱞᱚᱜ ᱨᱮ ᱟᱯᱮ ᱥᱟᱱᱟᱢ ᱠᱚ ᱥᱟᱹᱜᱩᱱ ᱫᱟᱨᱟᱢᱮᱫ ᱯᱮᱭᱟ ᱟᱥᱟ ᱤᱧ ᱡᱚᱛᱚ ᱵᱮᱥ ᱜᱮ ᱢᱮᱱᱟᱜ ᱯᱮ ᱤᱧ ᱦᱚᱸ ᱵᱮᱥ ᱜᱮ ᱢᱤᱱᱟᱹᱧᱟ ᱟᱨ ᱛᱮᱦᱮᱧ ᱫᱚ ᱠᱟᱱᱟ ᱛᱷᱟᱨᱰ ᱢᱟᱨᱪ ᱟᱨ ᱛᱷᱟᱨᱰ ᱢᱟᱨᱪ ᱪᱮᱫ ᱥᱯᱮᱥᱟᱞ ᱠᱟᱱᱟ ᱵᱟᱰᱟᱭᱟᱵᱚᱱ ᱡᱚᱛᱚ ᱦᱚᱲ ᱜᱮ ᱡᱟᱢᱥᱮᱫᱽᱯᱩᱨ ᱨᱮᱭᱟᱜ ᱟᱨ ᱱᱤᱛᱚᱝ ᱫᱚ ᱪᱟᱞᱟᱜ ᱠᱟᱱᱟ ᱱᱟᱦᱟᱜ ᱚᱸᱰᱮ ᱜᱮ ᱡᱩᱵᱽᱞᱤ ᱯᱟᱨᱠ ᱱᱟᱦᱟᱜ ᱫᱟᱬᱟ ᱵᱟᱲᱟ ᱞᱟᱭᱴᱤᱝ ᱟᱨ ᱛᱮᱦᱮᱧ ᱢᱟ ᱱᱟᱦᱟᱜ ᱡᱟᱢᱥᱮᱫᱽᱡᱤ ᱴᱟᱴᱟ ᱟᱜ ᱡᱟᱱᱟᱢ ᱫᱤᱱ ᱦᱚᱛᱮᱛᱮ ᱯᱩᱨᱟᱹ ᱡᱟᱢᱥᱮᱫᱽᱯᱩᱨ ᱥᱟᱡᱟᱜᱼᱟ ᱛᱮᱦᱮᱧ ᱫᱚ ᱡᱩᱵᱽᱞᱤ ᱯᱟᱨᱠ ᱟᱨ ᱚᱱᱟ ᱥᱟᱶᱛᱮ ᱥᱩᱨ ᱵᱤᱥᱱᱩᱯᱩᱨ ᱥᱟᱠᱪᱤ ᱜᱚᱴᱟ ᱥᱟᱡᱟᱣ ᱠᱚᱜᱼᱟ ᱛᱚ ᱚᱱᱟ ᱠᱚᱜᱮ ᱧᱮᱞ ᱟᱵᱚᱱ ᱟᱨ ᱪᱮᱫ ᱠᱚ ᱥᱯᱮᱥᱟᱞ ᱱᱟᱦᱟᱜ ᱧᱮᱞ ᱟᱵᱚᱱ ᱱᱟᱦᱟᱜ ᱦᱮᱸ ᱪᱮ ᱛᱚ ᱟᱹᱰᱤ ᱠᱚᱢ ᱜᱮ ᱯᱷᱮᱢᱞᱤ ᱫᱟᱬᱟ ᱵᱟᱲᱟ ᱨᱮ ᱴᱟᱭᱤᱢ ᱧᱟᱢᱚᱜᱼᱟ ᱪᱮᱫᱟᱜ ᱥᱮ ᱛᱮᱦᱮᱧ ᱛᱷᱟᱨᱰ ᱢᱟᱨᱪ ᱠᱟᱱᱟ ᱟᱨ ᱥᱟᱱᱰᱮ ᱦᱚᱸ ᱥᱟᱱᱰᱮ ᱠᱟᱱᱟ ᱛᱚ ᱛᱮᱦᱮᱧᱟᱜ

ᱛᱮᱨᱮ ᱟᱭᱳ ᱟᱨ ᱦᱚᱯᱚᱱ ᱛᱮ ᱠᱟᱭᱱᱟᱭ ᱴᱷᱟᱱᱰᱟ ᱦᱚᱭ ᱵᱟᱡᱟᱜ ᱠᱟᱱᱟ ᱛᱮᱦᱮᱧ ᱫᱚ ᱥᱮᱛᱟᱜ ᱠᱷᱚᱱ ᱜᱮ ᱨᱤᱢᱤᱞ ᱟᱠᱟᱜᱼᱟᱭ ᱛᱚ ᱪᱟᱞᱟᱜ ᱠᱟᱱᱟᱞᱮ ᱟᱭᱟᱜ ᱦᱮᱞᱢᱮᱴ ᱛᱮ ᱞᱟᱛᱟᱨ ᱠᱟᱱᱟ ᱱᱟᱭᱟᱞᱟ ᱦᱮᱞᱢᱮᱴ ᱦᱟᱛᱟᱣ ᱭᱟᱞᱮ ᱟᱯᱮ ᱟᱞᱮ ᱜᱮ ᱦᱮᱞᱢᱮᱴ ᱞᱟᱛᱟᱣ ᱠᱚ ᱵᱟ ᱤᱧ ᱟᱨ ᱦᱚᱯᱚᱱ ᱛᱮ ᱟᱭᱳ ᱫᱚ ᱟᱹᱣᱨᱤ ᱪᱮᱫ ᱞᱮᱠᱟ ᱧᱮᱞᱚᱜ ᱠᱟᱱᱟ ᱛᱟ ᱛᱚ ᱤᱧ ᱦᱚᱸ ᱜᱟᱹᱰᱤᱧ ᱚᱰᱚᱠ ᱠᱮᱭᱟ ᱟᱨ ᱱᱤᱛᱚᱝ ᱪᱟᱞᱟᱜ ᱦᱩᱭᱩᱜᱼᱟ ᱛᱚ ᱚᱸᱰᱮ ᱥᱮᱴᱮᱨ ᱠᱟᱛᱮ ᱜᱮ ᱧᱟᱯᱟᱢ ᱟᱵᱚ ᱪᱚᱞᱚ ᱵᱚᱱ ᱵᱞᱚᱜ ᱨᱮ ᱛᱟᱦᱮᱱ ᱯᱮ ᱛᱟᱵᱚᱱ ᱟᱨ ᱱᱚᱰᱮ ᱠᱷᱚᱱ ᱥᱟᱡᱟᱣ ᱰᱤᱥᱴᱟᱨᱴ ᱱᱟ ᱛᱟᱵᱚ ᱱᱚᱣᱟ ᱫᱚ ᱠᱟᱱᱟ ᱡᱷᱟᱹᱞ ᱥᱟᱠᱛᱤ ᱨᱳᱰ ᱟᱨ ᱟᱞᱮ ᱫᱚ ᱵᱟᱨᱟᱢᱤ ᱥᱮᱫ

ᱛᱮᱦᱮᱧᱟᱜ ᱩᱱᱟᱹᱜ ᱵᱷᱤᱲ ᱠᱷᱟᱹᱛᱤᱨ ᱛᱮ ᱜᱟᱹᱰᱤ ᱫᱚᱦᱚ ᱡᱟᱭᱜᱟ ᱜᱮ ᱵᱟᱭ ᱧᱟᱢᱚᱜ ᱠᱟᱱᱟ ᱛᱚ ᱟᱞᱮ ᱯᱟᱨᱠᱤᱝ ᱱᱚᱣᱟ ᱡᱟᱭᱜᱟ ᱧᱟᱢ ᱠᱷᱟᱹᱛᱤᱨ ᱛᱮ ᱩᱱᱟᱹᱜ ᱜᱷᱟᱹᱲᱤᱡ ᱦᱩᱭᱮᱱᱟ ᱟᱨ ᱱᱤᱛᱚᱝ ᱫᱚ ᱦᱟᱸᱜ ᱚᱱᱛᱮ ᱵᱷᱤᱛᱟᱹᱨ ᱥᱮᱫ ᱜᱮ ᱪᱟᱞᱟᱜ ᱟᱵᱚᱱ ᱛᱚ ᱜᱟᱹᱰᱤ ᱱᱚᱰᱮ ᱫᱚᱦᱚ ᱠᱮᱜᱼᱟ ᱚᱸᱰᱮ ᱥᱟᱠᱪᱤ ᱠᱷᱚᱱ ᱦᱤᱡᱩᱜ ᱞᱮᱸᱜᱟ ᱯᱟᱥᱴᱟ ᱴᱷᱮᱱ ᱢᱚᱛᱞᱚᱵ ᱱᱤᱠᱳ ᱯᱟᱨᱠᱟᱜ ᱵᱮᱠ ᱥᱟᱭᱤᱰ ᱨᱮ ᱚᱸᱰᱮ ᱜᱮ ᱫᱚᱦᱚ ᱟᱠᱟᱱᱟ ᱛᱚ ᱪᱚᱞᱚ ᱵᱚᱱ ᱪᱟᱞᱟᱜ ᱠᱟᱱᱟ ᱟᱨ ᱱᱚᱰᱮ ᱫᱚ ᱢᱮᱱ ᱜᱮᱴ ᱥᱟᱠᱪᱤ ᱚᱞᱟ ᱱᱚᱝᱠᱟ ᱛᱮ ᱵᱚᱞᱚᱱ ᱠᱟᱱᱟᱞᱮ ᱱᱚᱛᱮ ᱯᱟᱥᱴᱟ ᱫᱚ ᱱᱤᱠᱳ ᱯᱟᱨᱠ ᱟᱨ ᱟᱞᱮ ᱥᱟᱠᱪᱤ ᱢᱮᱱ ᱜᱮᱴ ᱥᱮᱫ ᱯᱟᱥᱴᱟ ᱥᱮᱫ ᱠᱷᱚᱱ ᱵᱚᱞᱚ ᱠᱟᱱᱟᱞᱮ ᱟᱨ ᱵᱚᱞᱚ ᱛᱚᱨᱟ ᱜᱮ ᱱᱚᱜᱼᱚ ᱱᱚᱝᱠᱟ ᱵᱚᱱ ᱧᱮᱞᱟ ᱡᱷᱟᱞᱟᱠ ᱚᱣᱟᱣ ᱟᱹᱰᱤ ᱪᱮᱦᱨᱟ ᱧᱮᱞᱚᱜ ᱠᱟᱱᱟ ᱧᱮᱞ ᱛᱮᱢᱟ ᱟᱨ ᱦᱚᱲᱟᱜ ᱵᱷᱤᱲ ᱦᱚᱸ ᱩᱱᱟᱹᱜ ᱠᱷᱟᱛᱨᱟ ᱛᱮᱦᱮᱧ ᱫᱚ ᱮᱠᱫᱚᱢ ᱩᱱᱟᱹᱜ ᱥᱟᱞ ᱵᱟᱫ ᱞᱮ ᱦᱤᱡᱩᱜ ᱠᱟᱱᱟ ᱥᱮ ᱮᱠᱫᱚᱢ ᱪᱮᱫ ᱤᱧ ᱢᱮᱱᱟ ᱨᱟᱹᱥᱠᱟᱹ ᱵᱩᱡᱷᱟᱹᱜ ᱠᱟᱱᱟ ᱧᱮᱞ ᱛᱮ ᱟᱨ ᱱᱚᱜᱼᱚ ᱱᱚᱝᱠᱟ ᱵᱷᱤᱲ ᱥᱮ ᱯᱟᱨᱮᱥᱟᱱ ᱦᱚᱸ ᱵᱩᱡᱷᱟᱹᱜ ᱠᱟᱱᱟ ᱟᱨ ᱩᱯᱚᱨ ᱥᱮ ᱪᱮᱫ ᱤᱧ ᱢᱮᱱᱟ ᱜᱟᱹᱰᱤ ᱫᱚᱦᱚ ᱞᱟᱹᱜᱤᱫ ᱩᱱᱟᱹᱜ ᱯᱟᱨᱮᱥᱟᱱ ᱱᱟᱞᱮ ᱯᱟᱨᱠᱤᱝ ᱡᱟᱭᱜᱟ ᱜᱮ ᱵᱟᱭ ᱧᱟᱢᱚᱜ ᱠᱟᱱᱟ ᱛᱟᱦᱮᱱ ᱯᱷᱤᱨ ᱛᱟᱭᱚᱢ ᱛᱮ ᱮᱠᱴᱩ ᱯᱩᱞᱤᱥ ᱦᱚᱸᱞᱮ ᱢᱮᱛᱟ ᱞᱮᱭᱟ ᱩᱱᱤ ᱤᱭᱟᱹ ᱣᱟᱞᱟ ᱛᱚ ᱯᱷᱤᱨ ᱩᱱᱤ ᱜᱮ ᱞᱟᱹᱭ ᱠᱮᱫᱼᱟᱭ ᱢᱮᱱᱛᱮ ᱚᱱᱛᱮ ᱟᱜᱮ ᱨᱮ ᱴᱨᱟᱯᱷᱤᱠ ᱣᱟᱞᱟ ᱤᱭᱟᱹ ᱚᱸᱰᱮ ᱯᱟᱨᱠᱤᱝ ᱢᱮᱱᱟᱜᱼᱟ ᱯᱷᱤᱨ ᱛᱟᱭᱚᱢ ᱛᱮ ᱱᱚᱰᱮ ᱢᱟ ᱵᱟᱝ ᱠᱷᱟᱹᱞᱤ ᱜᱮ ᱫᱚᱱᱟ ᱯᱟᱥᱴᱟ ᱫᱷᱟᱨᱮ ᱵᱟᱠᱚ ᱥᱮᱪᱮᱫ ᱟᱠᱟᱫ ᱮᱠ ᱯᱟᱥᱴᱟ ᱜᱮ ᱢᱮᱱᱟᱜᱼᱟ ᱟᱫᱚ ᱛᱟᱭᱚᱢ ᱛᱮ ᱧᱟᱢ ᱠᱮᱭᱟᱞᱮ ᱟᱨ ᱯᱷᱤᱨ ᱫᱚ ᱱᱚᱛᱮ ᱫᱚ ᱥᱮᱴᱮᱨᱚᱜ ᱞᱟᱹᱜᱤᱫ ᱱᱟᱦᱟᱜ ᱟᱹᱰᱤ ᱪᱮᱦᱨᱟ ᱧᱮᱞᱚᱜ ᱠᱟᱱᱟ ᱦᱚᱨ ᱦᱚᱨ ᱛᱮᱜᱮ ᱩᱱᱟᱹᱜ ᱪᱮᱦᱨᱟ ᱥᱟᱡᱟᱣ ᱪᱮᱫ ᱤᱧ ᱢᱮᱱᱟ ᱟᱹᱰᱤ ᱪᱮᱦᱨᱟ ᱮᱠᱫᱚᱢ ᱧᱮᱞ ᱛᱮᱢᱟ

ᱩᱱᱟᱹᱜ ᱞᱟᱭᱤᱴ ᱵᱮᱥᱴ ᱱᱤᱛᱚᱜ ᱫᱚ ᱪᱟᱵᱟᱭᱮᱱᱟ ᱤᱧ ᱢᱤᱱᱟᱹᱧᱟ ᱦᱚᱯᱚᱱ ᱴᱤ ᱟᱭᱳ ᱢᱮᱱᱟᱭ ᱯᱤᱪᱷᱮ ᱨᱮ ᱟᱨ ᱵᱟᱵᱟ ᱢᱮᱱᱟᱭᱟ ᱩᱱᱤ ᱫᱚ ᱦᱮᱞᱢᱮᱴ ᱦᱚᱸ ᱵᱟᱭ ᱛᱩᱫ ᱟᱠᱟᱫᱼᱟ ᱟᱨ ᱟᱞᱮ ᱜᱮ ᱯᱷᱮᱢᱞᱤ ᱡᱚᱛᱚ ᱦᱚᱲ ᱞᱮ ᱦᱮᱡ ᱟᱠᱟᱱᱟ ᱟᱨ ᱱᱚᱜᱼᱚᱭ ᱛᱚᱨᱟ ᱫᱟᱨᱮ ᱱᱚᱣᱟ ᱱᱚᱛᱮ ᱠᱚ ᱥᱟᱡᱟᱣ ᱠᱟᱜᱼᱟ ᱠᱚ ᱞᱟᱛᱟᱨ ᱞᱟᱛᱟᱨ ᱛᱮ ᱟᱨ ᱱᱚᱛᱮ ᱫᱚ ᱦᱟᱸᱜ ᱨᱳᱰ ᱨᱮᱫᱚ ᱡᱟᱹᱥᱛᱤ ᱦᱚᱲ

ᱟᱨ ᱱᱚᱰᱮ ᱛᱟᱞᱟ ᱨᱮ ᱟᱹᱰᱤ ᱪᱮᱦᱨᱟ ᱱᱚᱰᱮ ᱯᱷᱳᱴᱳ ᱵᱟᱲᱟᱜ ᱠᱟᱱᱟ ᱠᱚ ᱱᱚᱰᱮ ᱞᱟᱭᱤᱴ ᱛᱮᱜᱮ ᱞᱟᱭᱤᱴ ᱨᱮ ᱪᱮᱦᱨᱟ ᱯᱷᱳᱱ ᱵᱟᱭ ᱧᱮᱞᱚᱜ ᱠᱟᱱᱟ ᱯᱟᱥᱴᱟ ᱫᱮᱡ ᱟᱠᱟᱱᱟ ᱱᱚᱛᱮ ᱥᱟᱭᱤᱰ ᱠᱷᱚᱱ ᱵᱚᱱ ᱧᱮᱧᱟᱢᱟᱱ ᱞᱟᱛᱟᱨ ᱨᱮ ᱥᱮᱫᱟᱜ ᱱᱟᱡᱟᱨᱟ ᱛᱤᱱᱟᱹᱜ ᱦᱚᱲ ᱠᱚ ᱧᱮᱞᱚᱜ ᱠᱟᱱᱟ ᱦᱚᱲᱟᱜ ᱵᱚᱦᱚᱜ ᱜᱮ ᱧᱮᱞᱚᱜ ᱠᱟᱱᱟ ᱪᱮᱫ ᱞᱮᱠᱟ ᱦᱚᱸ ᱛᱚᱱᱛᱮ ᱫᱟᱨᱮ ᱯᱟᱥᱮ ᱫᱮᱠᱷᱟ ᱜᱮᱭᱟ ᱱᱚᱛᱮ ᱱᱚᱜᱼᱚᱭ ᱚᱱᱮ ᱚᱱᱛᱮ ᱥᱮ ᱟᱜᱮ ᱚᱱᱛᱮ ᱫᱚ ᱨᱳᱰ ᱢᱮᱱᱟᱜᱼᱟ ᱱᱟᱦᱟᱜ ᱨᱟᱱᱤᱝ ᱵᱟᱞᱟ ᱵᱟᱛᱤᱝ ᱟᱱᱟ ᱚᱱᱟ ᱩᱱᱩ ᱪᱮᱦᱨᱟ ᱰᱤᱡᱟᱭᱤᱱ ᱧᱮᱞᱚᱜ ᱠᱟᱱᱟ ᱪᱮ ᱱᱚᱣᱟ ᱫᱚ ᱫᱟᱜ ᱠᱟᱱᱟ ᱱᱟᱦᱟᱜ ᱟᱹᱰᱤ ᱪᱮᱦᱨᱟ ᱰᱤᱡᱟᱭᱤᱱ ᱛᱮ ᱟᱬᱜᱚᱱ ᱠᱟᱱ ᱨᱟᱠᱟᱵ ᱠᱟᱱᱟ ᱪᱚᱞᱚ ᱚᱱᱛᱮ ᱟᱜᱮ ᱥᱮᱫ ᱪᱟᱞᱟᱜ ᱥᱩᱨ ᱧᱚᱜ ᱥᱮᱫ ᱟᱨᱮ ᱚᱠᱟᱭᱮᱱᱟ ᱮᱱᱟᱝᱟᱜ ᱵᱤᱞᱤᱡ ᱵᱟᱞᱟ ᱫᱚ ᱵᱟᱹᱛᱤ ᱱᱚᱣᱟ ᱫᱚ ᱥᱤᱢᱯᱚᱞ ᱞᱟᱭᱤᱴ ᱡᱩᱞᱩᱜ ᱠᱟᱱᱟ ᱢᱟᱡᱷᱮ ᱱᱚᱣᱟ ᱟᱨᱚ ᱪᱮᱛᱟᱱ ᱵᱚᱱ ᱦᱮᱡ ᱮᱱᱟ ᱱᱚᱰᱮ ᱫᱚ ᱜᱤᱱᱴᱟ ᱜᱷᱚᱲᱮ ᱣᱟᱞᱟ ᱤᱭᱟᱹ ᱯᱩᱞ ᱠᱟᱨᱤ ᱫᱟᱜ ᱨᱟᱠᱟᱵ ᱠᱟᱱᱟ

ᱟᱨ ᱡᱟᱢᱥᱮᱫ ᱡᱤ ᱴᱟᱴᱟ ᱦᱟᱸᱜ ᱚᱸᱰᱮ ᱱᱟᱦᱟᱜ ᱢᱩᱨᱛᱤ ᱢᱮᱱᱟᱜᱼᱟ ᱪᱮᱛᱟᱱ ᱥᱮᱫ ᱚᱱᱛᱮ ᱪᱟᱞᱟᱜ ᱟᱵᱚ ᱱᱚᱰᱮ ᱟᱨᱦᱚᱸ ᱪᱮᱛᱟᱱ ᱠᱷᱚᱱ ᱮᱱᱟᱞᱮ ᱱᱤᱛᱚᱜ ᱱᱚᱰᱮ ᱠᱷᱚᱱ ᱩᱱᱟᱹᱜ ᱥᱚᱛᱚ ᱟᱨᱦᱚᱸ ᱱᱚᱰᱮ ᱠᱷᱚᱱ ᱵᱷᱤᱲ ᱱᱚᱜᱼᱚ ᱱᱚᱝᱠᱟ ᱱᱚᱰᱮ ᱱᱟᱦᱟᱜ ᱡᱚᱛᱚ ᱠᱷᱚᱱ ᱪᱮᱛᱟᱱ ᱱᱚᱛᱮ ᱪᱮᱛᱟᱱ ᱯᱟᱥᱴᱟ ᱨᱮ ᱥᱟᱦᱟᱭᱛᱟ ᱠᱮᱱᱫᱨᱚ ᱢᱮᱱᱟᱜᱼᱟ ᱡᱟᱦᱟᱱᱟᱜ ᱡᱟᱦᱟᱸᱭ ᱜᱮ ᱯᱟᱵᱽᱞᱤᱠ ᱡᱟᱦᱟᱱᱟᱜ ᱚᱥᱩᱵᱤᱫᱷᱟ ᱦᱩᱭᱩᱜ ᱟᱠᱚ ᱱᱚᱰᱮ ᱠᱚ ᱦᱮᱡ ᱠᱟᱛᱮ ᱡᱟᱦᱟᱱᱟᱜ ᱜᱮ ᱞᱟᱹᱭ ᱫᱟᱲᱮᱭᱟᱜᱼᱟ ᱠᱚ ᱟᱨ ᱩᱱᱟᱹᱜ ᱰᱷᱮᱨ ᱞᱟᱭᱤᱴ ᱠᱚ ᱤᱫᱤᱛᱮ ᱵᱟᱦᱟ ᱫᱟᱨᱮ ᱠᱚ ᱛᱮᱦᱮᱧ ᱵᱟᱠᱚ ᱫᱷᱮᱭᱟᱱᱟᱜ ᱠᱟᱱᱟ ᱛᱚ ᱵᱟᱦᱟ ᱫᱟᱨᱮ ᱵᱚᱱ ᱧᱮᱧᱟᱢᱟ ᱱᱚᱜᱼᱚᱭ ᱛᱟᱨᱟ ᱚᱱᱟ ᱵᱟᱦᱟ ᱫᱟᱨᱮ ᱠᱚ ᱵᱟᱠᱚ ᱫᱷᱮᱭᱟᱱᱟᱜ ᱠᱟᱱᱟ ᱞᱟᱭᱤᱴ ᱡᱟᱹᱥᱛᱤ ᱛᱮᱦᱮᱧ ᱫᱚ ᱪᱚᱢᱚᱠ ᱫᱷᱚᱢᱚᱠ ᱢᱮᱱᱟᱜᱼᱟ ᱥᱮ ᱮᱱᱠᱷᱟᱱ ᱫᱚ ᱛᱚ ᱤᱧ ᱜᱮ ᱱᱚᱜᱼᱚ ᱱᱟ ᱠᱚᱧ ᱵᱷᱤᱰᱤᱭᱳ ᱨᱟᱠᱟᱵ ᱵᱟᱲᱟᱭᱟ ᱛᱟᱵᱚ

ᱞᱟᱭᱤᱴ ᱰᱮᱠᱳᱨᱮᱴ ᱟᱨ ᱟᱞᱮ ᱯᱷᱮᱢᱞᱤ ᱫᱟᱬᱟ ᱥᱯᱮᱱᱰ ᱠᱟᱛᱮ ᱦᱚᱸ ᱟᱹᱰᱤ ᱨᱟᱹᱥᱠᱟᱹ ᱵᱩᱡᱷᱟᱹᱣ ᱠᱮᱜᱼᱟ ᱞᱮ ᱟᱨ ᱞᱟᱭᱤᱴ ᱨᱮᱭᱟᱜ ᱰᱮᱠᱳᱨᱮᱴ ᱟᱨ ᱟᱨᱦᱚᱸ ᱡᱟᱦᱟᱸ ᱥᱟᱡᱟᱣᱴ ᱛᱟᱦᱮᱸ ᱞᱮᱱᱟ ᱡᱚᱛᱚ ᱜᱮ ᱟᱹᱰᱤ ᱵᱮᱦᱛᱟᱨᱤᱱ ᱟᱹᱰᱤ ᱪᱮᱦᱨᱟ ᱛᱟᱦᱮᱸ ᱞᱮᱱᱟ

ᱴᱷᱤᱠ ᱜᱮᱭᱟ ᱛᱚᱵᱮ ᱡᱟᱦᱟᱸᱭ ᱠᱚ ᱱᱮᱭᱟ ᱜᱮ ᱯᱮ ᱪᱮᱱᱮᱞ ᱥᱟᱵᱥᱠᱨᱟᱭᱤᱵ ᱟᱞᱚ ᱯᱮ ᱦᱤᱲᱤᱧᱟ ᱟᱨ ᱛᱮᱦᱮᱧ ᱦᱚᱸ ᱟᱹᱰᱤ ᱨᱟᱹᱥᱠᱟᱹ ᱵᱩᱡᱷᱟᱹᱣᱮᱱᱟ ᱦᱮᱡ ᱠᱟᱛᱮᱱ ᱴᱷᱤᱠ ᱜᱮᱭᱟ ᱛᱚᱵᱮ ᱟᱨ ᱟᱭᱟ ᱛᱟᱹᱠᱤᱱ ᱛᱟᱭᱱᱚᱢ ᱥᱮᱫ ᱨᱮ ᱟᱨ ᱥᱟᱱᱟᱢ ᱠᱚ ᱢᱩᱪᱟᱹᱫ ᱨᱮ ᱡᱚᱦᱟᱨ